ᱥᱟᱱᱟᱢ ᱠᱚ ᱡᱚᱦᱟᱨ ᱜᱮ ᱛᱮᱦᱮᱧᱟᱜ ᱱᱚᱣᱟ ᱵᱞᱚᱠ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱱᱚᱜᱼᱚᱭ ᱱᱤᱛ ᱫᱟᱹᱛᱟᱹᱱᱤ ᱞᱟᱹᱜᱤᱫ ᱫᱟᱹᱛᱟᱹᱱᱤᱧ ᱯᱮᱴᱮᱡ ᱟᱠᱟᱫᱟ ᱟᱨ ᱚᱲᱟᱜ ᱨᱮᱫᱚ ᱵᱟᱹᱱᱩᱧᱟ ᱵᱟᱨᱦᱮ ᱥᱮᱫ ᱠᱷᱚᱱ ᱜᱮ ᱵᱞᱚᱠ ᱤᱧ ᱥᱴᱟᱨᱴ ᱮᱫᱟ ᱱᱚᱛᱮ ᱨᱮ ᱢᱤᱱᱟᱹᱧᱟ ᱜᱟᱰᱟ ᱟᱲᱮ ᱥᱮᱫ ᱦᱮᱡ ᱟᱠᱟᱱᱟ ᱚᱸᱰᱮ ᱱᱟᱹᱭᱦᱟᱹᱨ ᱛᱮᱧ ᱦᱮᱡ ᱟᱠᱟᱱᱟ ᱟᱫᱚᱧ ᱢᱮᱱᱫᱟ ᱛᱷᱚᱲᱟ ᱜᱟᱱ ᱱᱚᱛᱮᱱᱟᱜ ᱵᱞᱚᱠ ᱛᱚ ᱧᱮᱞ ᱛᱟᱵᱚᱱ ᱯᱮ ᱱᱚᱣᱟ ᱱᱟᱠᱷᱟ ᱫᱚ ᱱᱚᱜᱼᱚᱭ ᱨᱟᱦᱮᱲ ᱠᱚ ᱪᱟᱥ ᱟᱠᱟᱫᱟ ᱟᱨ ᱱᱚᱛᱮ ᱛᱩᱲᱤ ᱢᱮᱱᱟᱜᱼᱟ ᱚᱱᱮ ᱚᱱᱠᱟᱛᱮ ᱛᱷᱚᱲᱟ ᱜᱟᱱ ᱠᱩᱲᱟᱹ ᱧᱚᱜ ᱠᱟᱫᱟ ᱚᱱᱟᱛᱮ ᱢᱚᱡᱽ ᱛᱮ ᱵᱟᱝ ᱧᱮᱞᱚᱜ ᱠᱟᱱᱟ ᱟᱨ ᱚᱱᱮ ᱚᱸᱰᱮ ᱢᱤᱫᱴᱮᱡ ᱠᱟᱫᱟᱢ ᱫᱟᱨᱮ ᱠᱟᱱᱟ ᱟᱨ ᱱᱚᱣᱟ ᱫᱚ ᱱᱚᱜᱼᱚᱭ ᱜᱟᱰᱟ ᱠᱟᱱᱟ ᱟᱨ ᱧᱮᱞᱮᱫ ᱠᱟᱱ ᱜᱮᱭᱟ ᱯᱮ ᱦᱟᱱᱛᱮ ᱫᱚ ᱫᱟᱜ ᱵᱟᱹᱱᱩᱜᱼᱟ ᱱᱚᱣᱟ ᱱᱟᱠᱷᱟᱛᱮ ᱢᱮᱱᱟᱜᱼᱟ ᱫᱟᱜ ᱢᱟᱱᱮ ᱟᱨ ᱱᱚᱜᱼᱚ ᱱᱚᱝᱠᱟ ᱛᱮ ᱛᱩᱲᱤ ᱛᱤᱱᱟᱹᱜ ᱠᱟᱡᱟᱠ ᱦᱩᱭ ᱧᱟᱢ ᱠᱟᱱᱟ ᱧᱮᱞ ᱫᱟᱲᱮᱭᱟᱜ ᱠᱟᱱ ᱜᱮᱭᱟ ᱯᱮ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱜᱟᱰᱟ ᱨᱮ ᱫᱟᱜ ᱱᱚᱣᱟ ᱫᱚ ᱜᱩᱢᱟᱹᱱᱤ ᱜᱟᱰᱟ ᱠᱟᱱᱟ ᱟᱹᱰᱤ ᱞᱟᱹᱴᱩ ᱠᱟᱱᱟ ᱟᱫᱚ ᱱᱤᱛᱚᱜ ᱫᱟᱜ ᱠᱚᱢ ᱧᱚᱜ ᱠᱟᱱᱟ ᱟᱫᱚ ᱫᱟᱜ ᱫᱚ ᱟᱹᱛᱩᱜ ᱠᱟᱱ ᱜᱮᱭᱟ ᱰᱷᱮᱨ ᱜᱮ ᱟᱨ ᱱᱚᱜᱼᱚ ᱱᱚᱸᱰᱮ ᱫᱚ ᱰᱚᱵᱷᱟᱜ ᱜᱮᱭᱟ ᱯᱩᱨᱟᱹ ᱠᱷᱟᱹᱱᱫᱽᱨᱤᱝ ᱜᱮᱭᱟ ᱱᱚᱸᱰᱮ ᱫᱚ ᱛᱚ ᱴᱷᱤᱠ ᱜᱮᱭᱟ ᱫᱟᱹᱛᱟᱹᱱᱤ ᱵᱟᱲᱟ ᱞᱮᱱ ᱜᱤᱧ ᱟᱨ ᱦᱩᱛᱩᱢ ᱥᱟᱯᱷᱟ ᱦᱩᱭᱩᱜᱼᱟ ᱱᱚᱣᱟ ᱜᱟᱰᱟ ᱨᱮᱜᱮ ᱜᱟᱰᱟ ᱫᱟᱜ ᱨᱮᱜᱮ ᱛᱚ ᱴᱷᱤᱠ ᱜᱮᱭᱟ ᱱᱚᱣᱟ ᱠᱚᱨᱮᱱᱟᱜ ᱱᱟᱡᱟᱨᱟ ᱧᱮᱞ ᱞᱮᱯᱮ ᱪᱮᱫ ᱞᱮᱠᱟ ᱛᱩᱲᱤ ᱠᱚ ᱦᱩᱭ ᱠᱟᱱᱟ ᱡᱚᱱᱰᱨᱟ ᱠᱚ ᱪᱮᱫ ᱞᱮᱠᱟ ᱛᱚ ᱫᱮᱞᱟ ᱵᱚᱱ ᱧᱮᱞ ᱠᱟᱜ ᱞᱮᱜᱮ ᱛᱩᱲᱤ ᱠᱚ

ᱟᱨ ᱱᱤᱛ ᱫᱚ ᱱᱚᱜᱼᱚᱭ ᱜᱟᱰᱟ ᱥᱮᱫ ᱤᱧ ᱯᱷᱮᱰ ᱮᱱᱟ ᱟᱨ ᱯᱮ ᱧᱮᱞ ᱫᱟᱲᱮᱭᱟᱜ ᱠᱟᱱ ᱜᱮᱭᱟ ᱜᱤᱛᱤᱞ ᱱᱚᱜᱼᱚᱭ ᱜᱤᱛᱤᱞ ᱠᱟᱱᱟ ᱱᱚᱣᱟ ᱫᱚ ᱟᱨ ᱱᱚᱛᱮ ᱢᱟ ᱫᱟᱜ ᱢᱮᱱᱟᱜ ᱚᱱᱮ ᱟᱨ ᱱᱤᱛᱤᱧ ᱧᱩᱛᱩᱢᱚᱜ ᱞᱟᱹᱜᱤᱫ ᱱᱚᱣᱟ ᱫᱟᱜ ᱨᱮᱜᱮ ᱱᱤᱛᱤᱧ ᱥᱮ ᱛᱤᱱᱟᱹᱧ ᱟᱨ ᱧᱮᱞᱮᱫ ᱜᱮᱭᱟ ᱯᱮ ᱚᱠᱟ ᱞᱮᱠᱟ ᱚᱸᱰᱮ ᱠᱚ ᱫᱷᱟᱨᱟ ᱧᱟᱢ ᱠᱟᱫᱟ ᱵᱚᱨᱟ ᱨᱮᱭᱟᱜ ᱠᱚ ᱡᱩᱛ ᱠᱟᱫᱟ ᱠᱤᱪᱨᱤᱡ ᱥᱚᱵᱚᱜ ᱞᱟᱹᱜᱤᱫ ᱵᱚᱨᱟ ᱨᱮ ᱜᱤᱛᱤᱞ ᱠᱚ ᱵᱷᱚᱨᱟᱣ ᱠᱟᱫᱟ ᱢᱤᱫᱴᱮᱡ ᱫᱚ ᱫᱷᱤᱨᱤ ᱠᱟᱱ ᱜᱮᱭᱟ ᱟᱨ ᱱᱚᱜᱼᱚᱭ ᱱᱚᱰᱮ ᱱᱚᱣᱟ ᱫᱚ ᱠᱤᱪᱨᱤᱡ ᱠᱚ ᱥᱚᱵᱚᱜ ᱫᱟ ᱟᱨ ᱱᱚᱜᱼᱚᱭ ᱫᱟᱜ ᱯᱮ ᱧᱮᱞᱮᱫ ᱜᱮᱭᱟ ᱛᱤᱱᱟᱹᱜ ᱞᱟᱹᱴᱩ ᱫᱟᱨᱦᱟ ᱠᱟᱱᱟ ᱱᱚᱰᱮ ᱧᱮᱞ ᱯᱮ ᱴᱷᱤᱠ ᱜᱮᱭᱟ ᱦᱩᱛᱩᱢ ᱮᱱ ᱜᱤᱧ

ᱟᱨ ᱱᱚᱣᱟ ᱠᱚᱫᱚ ᱱᱚᱜᱼᱚᱭ ᱢᱟᱴᱚᱨ ᱠᱚ ᱪᱟᱥ ᱠᱟᱫᱟ ᱜᱚᱴᱟ ᱚᱱᱠᱟᱛᱮ ᱱᱚᱜᱼᱚᱭ ᱱᱤᱛᱚᱜ ᱱᱟᱥᱛᱟ ᱵᱟᱲᱟ ᱠᱟᱛᱮ ᱱᱚᱛᱮ ᱦᱤᱡᱩᱜ ᱦᱩᱭᱩᱜ ᱠᱟᱱᱟ ᱵᱮᱰᱟ ᱥᱮᱫ ᱟᱨ ᱛᱩᱲᱤ ᱵᱟᱸᱫ ᱠᱚ ᱜᱮᱫ ᱠᱟᱫᱟ ᱚᱱᱟᱜᱮ ᱤᱫᱤ ᱦᱩᱭᱩᱜᱼᱟ ᱟᱨ ᱥᱟᱞᱤ ᱡᱤ ᱭᱟᱱᱤ ᱠᱤ ᱤᱨᱤᱞᱤᱧ ᱠᱩᱲᱤ ᱫᱚ ᱦᱮᱡ ᱞᱟᱦᱟᱣ ᱠᱟᱱᱟ ᱛᱚ ᱢᱮᱨᱚᱢ ᱠᱚ ᱟᱹᱜᱩ ᱟᱠᱟᱫ ᱠᱚᱣᱟ ᱛᱤᱱᱟᱹᱜ ᱜᱟᱱ ᱠᱚ ᱜᱮᱫ ᱠᱟᱫᱟ ᱛᱩᱲᱤ ᱚᱱᱟ ᱠᱚ ᱤᱫᱤ ᱦᱩᱭᱩᱜᱼᱟ ᱠᱷᱟᱹᱨᱟᱹᱭ ᱛᱮ ᱛᱚ ᱴᱷᱤᱠ ᱜᱮᱭᱟ ᱦᱟᱯᱳᱭ ᱚᱸᱰᱮᱧ ᱛᱤᱭᱳᱜ ᱠᱟᱜ ᱞᱟᱹᱜᱤᱫ ᱟᱨᱤᱧ ᱧᱮᱞ ᱦᱚᱪᱚᱭᱮᱫ ᱯᱮᱭᱟ ᱚᱠᱟᱴᱷᱮᱡ ᱛᱩᱲᱤ ᱠᱚ ᱜᱮᱫ ᱠᱟᱫᱟ ᱟᱨ ᱱᱚᱛᱮ ᱯᱮ ᱧᱮᱞᱮᱫ ᱜᱮᱭᱟ ᱱᱚᱜᱼᱚᱭ ᱢᱟᱫ ᱜᱟᱡᱟᱲ ᱠᱚ ᱢᱮᱱᱟᱜᱼᱟ ᱟᱨ ᱱᱚᱛᱮ ᱦᱚᱸ ᱛᱩᱲᱤ ᱢᱮᱱᱟᱜᱼᱟ

ᱜᱟᱛᱮ ᱠᱚ ᱛᱩᱲᱤ ᱟᱹᱜᱩ ᱵᱷᱟᱜᱟᱣ ᱠᱟᱛᱮ ᱫᱚ ᱱᱚᱜᱼᱚᱭ ᱱᱚᱰᱮ ᱨᱟᱱ ᱞᱟᱜᱟᱣ ᱦᱩᱭᱩᱜ ᱞᱟᱹᱜᱤᱫ ᱱᱤᱛᱚᱜ ᱱᱚᱣᱟ ᱵᱷᱩᱴ ᱠᱚᱨᱮ ᱟᱨ ᱱᱚᱜᱼᱚ ᱱᱚᱣᱟ ᱜᱚᱰᱟ ᱨᱮ ᱱᱚᱜᱼᱚᱭ ᱢᱮᱱᱟᱜᱼᱟ ᱵᱷᱩᱴ ᱚᱱᱠᱟᱛᱮ ᱜᱚᱴᱟ ᱠᱟᱱ ᱜᱮᱭᱟ ᱵᱷᱩᱴ ᱱᱚᱣᱟ ᱠᱚᱨᱮ ᱞᱟᱜᱟᱣ ᱦᱩᱭᱩᱜᱼᱟ ᱟᱨ ᱱᱚᱜᱼᱚᱭ ᱱᱚᱰᱮ ᱨᱟᱱ ᱯᱚᱪᱚᱨᱟᱜ ᱠᱚ ᱱᱚᱜᱼᱚᱭ ᱟᱨ ᱱᱚᱣᱟ ᱡᱷᱚᱞᱟ ᱨᱮ ᱢᱮᱱᱟᱜᱼᱟ ᱨᱟᱱ ᱫᱚ ᱱᱚᱣᱟ ᱡᱷᱚᱞᱟ ᱨᱮ ᱢᱮᱱᱟᱜᱼᱟ ᱱᱚᱜᱼᱚᱭ ᱟᱨ ᱱᱚᱣᱟ ᱵᱷᱩᱴ ᱜᱚᱰᱟ ᱯᱚᱪᱚᱨ ᱦᱩᱭᱩᱜᱼᱟ ᱱᱚᱝᱠᱟᱛᱮ ᱟᱨ ᱢᱮᱱᱟᱜᱼᱟ ᱟᱨ ᱱᱚᱜᱼᱚᱭ ᱯᱮ ᱧᱮᱞᱮᱫ ᱜᱮᱭᱟ ᱱᱚᱝᱠᱟᱛᱮ ᱮᱠᱮᱱ ᱛᱩᱲᱤ ᱯᱮ ᱧᱮᱞ ᱮᱫᱟ ᱟᱫᱚᱢ ᱥᱮᱫ ᱫᱚ ᱟᱨ ᱪᱟᱞᱟᱣᱱᱟ ᱱᱚᱸᱰᱮ ᱠᱷᱚᱡ ᱦᱟᱸᱰᱮ ᱦᱟᱹᱵᱤᱡ ᱦᱟᱸᱰᱮ ᱧᱮᱞᱚᱜ ᱠᱟᱱ ᱠᱷᱤᱡᱩᱨ ᱫᱟᱨᱮ ᱚᱱᱠᱟᱛᱮ ᱜᱚᱴᱟ ᱠᱟᱱᱟ ᱛᱚ ᱴᱷᱤᱠ ᱜᱮᱭᱟ ᱨᱟᱱ ᱠᱚ ᱯᱚᱪᱚᱨ ᱵᱟᱲᱟ ᱦᱩᱭ ᱞᱮᱱ ᱜᱮ ᱵᱮᱞᱟ ᱦᱚᱸ ᱟᱹᱰᱤ ᱟᱹᱭᱩᱵᱚᱜ ᱠᱟᱱᱟ ᱱᱤᱛᱚᱜ ᱛᱚ ᱯᱷᱟᱭᱱᱮᱞᱮ ᱜᱟᱛᱮ ᱠᱚ ᱱᱚᱜᱼᱚᱭ ᱱᱤᱛᱚᱜ ᱨᱟᱱ ᱞᱟᱜᱟᱣ ᱨᱮᱜᱮ ᱢᱤᱱᱟᱹᱧᱟ ᱟᱨ ᱵᱟᱹᱧ ᱞᱟᱜᱟᱣ ᱥᱟᱹᱛ ᱠᱟᱫᱟ ᱱᱚᱜᱼᱚᱭ ᱯᱮ ᱧᱮᱞᱮᱫ ᱜᱮᱭᱟ ᱱᱚᱣᱟ ᱠᱚ ᱢᱮᱱᱟᱜ ᱜᱮᱭᱟ ᱟᱨ ᱱᱚᱛᱮ ᱯᱮ ᱧᱮᱞᱮᱫ ᱜᱮᱭᱟ ᱱᱚᱜᱼᱚᱭ ᱛᱩᱲᱤ ᱜᱚᱰᱟ ᱠᱚ ᱢᱮᱱᱟᱜᱼᱟ ᱟᱨ ᱛᱷᱚᱲᱟ ᱢᱮᱱᱟᱜᱼᱟ ᱚᱱᱟ ᱵᱟᱹᱧ ᱞᱟᱜᱟᱣ ᱥᱟᱹᱛ ᱠᱟᱫᱟ ᱛᱚ ᱜᱟᱛᱮ ᱠᱚ ᱱᱚᱜᱼᱚᱭ ᱱᱤᱛᱚᱜ ᱜᱮ ᱦᱤᱡᱩᱜ ᱦᱩᱭᱩᱜ ᱠᱟᱱᱟ ᱟᱨ ᱱᱚᱜᱼᱚᱭ ᱟᱹᱰᱤ ᱧᱤᱫᱟᱹᱭᱮᱱᱟ ᱟᱨ ᱱᱤᱛ ᱤᱧ ᱟᱹᱨᱩᱵ ᱥᱟᱯᱷᱟᱜ ᱞᱟᱹᱜᱤᱫ ᱟᱨ ᱦᱤᱡᱩᱜ ᱦᱤᱡᱩᱜ ᱛᱮᱜᱮ ᱵᱤᱞᱚᱢ ᱦᱩᱭᱱᱟ ᱛᱷᱚᱲᱟ ᱜᱟᱱ ᱥᱟᱺᱜᱤᱧ ᱧᱚᱜ ᱜᱮᱭᱟ ᱚᱱᱟ ᱵᱟᱹᱭᱦᱟᱹᱲ ᱦᱚᱸ ᱛᱚ ᱢᱟ ᱛᱮᱦᱮᱧᱟᱜ ᱵᱞᱚᱜᱽ ᱫᱚ ᱱᱚᱸᱰᱮ ᱜᱤᱧ ᱢᱩᱪᱟᱹᱫ ᱠᱟᱜ ᱠᱟᱱᱟ ᱛᱚ ᱢᱟ ᱡᱚᱛᱚ ᱠᱚ ᱜᱩᱰ ᱱᱟᱭᱤᱴ ᱧᱤᱫᱟᱹ ᱡᱚᱦᱟᱨ ᱟᱨᱵᱚᱱ ᱧᱟᱯᱟᱢᱚᱜᱼᱟ ᱦᱤᱡᱩᱜ ᱠᱟᱱ ᱵᱷᱤᱰᱤᱭᱳ ᱨᱮ